ᱡᱚᱦᱟᱨ ᱜᱮ ᱥᱟᱱᱟᱢ ᱧᱮᱧᱮᱞ ᱠᱚ ᱟᱯᱮ ᱯᱮ ᱧᱮᱞ ᱫᱟ ᱵᱮᱥᱨᱟ ᱴᱮᱠᱱᱤᱠᱮᱞ ᱤᱭᱩᱴᱤᱭᱩᱵᱽ ᱪᱮᱱᱮᱞ ᱱᱚᱣᱟ ᱵᱷᱤᱰᱤᱭᱳ ᱫᱚ ᱦᱩᱭᱩᱜ ᱠᱟᱱᱟ ᱯᱷᱳᱴᱳ ᱨᱮᱱᱟᱜ ᱵᱮᱠᱜᱨᱟᱣᱩᱱᱰ ᱥᱮ ᱯᱤ ᱮᱱ ᱡᱤ ᱯᱷᱳᱴᱳ ᱪᱮᱫ ᱞᱮᱠᱟ ᱠᱟᱛᱮ ᱵᱚᱱ ᱵᱮᱱᱟᱣ ᱠᱚᱣᱟ ᱛᱚ ᱱᱚᱣᱟ ᱠᱷᱚᱡ ᱢᱟᱲᱟᱝ ᱨᱮ ᱢᱤᱫᱴᱮᱱ ᱵᱷᱤᱰᱤᱭᱳ ᱨᱮ ᱵᱟᱨᱭᱟ ᱴᱤᱯᱥ ᱥᱮᱭᱟᱨ ᱦᱩᱭ ᱠᱟᱱᱟ ᱥᱮ ᱞᱟᱹᱭ ᱦᱩᱭ ᱠᱟᱱᱟ ᱛᱚ ᱱᱚᱣᱟ ᱵᱷᱤᱰᱤᱭᱳ ᱫᱚ ᱦᱩᱭᱩᱜ ᱠᱟᱱᱟ ᱯᱤᱠ ᱟᱨᱴ ᱮᱯᱥ ᱞᱟᱹᱭᱛᱮ ᱛᱚ ᱚᱱᱟᱜᱮ ᱱᱤᱛᱚᱜ ᱤᱧ ᱞᱟᱹᱭ ᱟᱯᱮᱭᱟ ᱛᱚ ᱱᱤᱛᱚᱜ ᱡᱩᱫᱤ ᱚᱱᱟ ᱯᱤᱠ ᱟᱨᱴ ᱟᱵᱚ ᱯᱞᱮ ᱥᱴᱳᱨ ᱠᱷᱚᱡ ᱵᱚᱱ ᱰᱟᱣᱩᱱᱞᱳᱰ ᱠᱟᱛᱮ ᱯᱷᱳᱴᱳ ᱵᱚᱱ ᱨᱮᱱᱟᱜ ᱵᱮᱠᱜᱨᱟᱣᱩᱱᱰ ᱚᱪᱚᱜ ᱥᱟᱱᱟ ᱵᱚᱱᱟ ᱟᱹᱰᱤ ᱮᱴᱠᱮᱴᱚᱬᱮ ᱥᱮ ᱡᱷᱟᱢᱮᱞᱟ ᱥᱮ ᱟᱹᱰᱤ ᱠᱚᱥᱴᱚ ᱦᱩᱭᱩᱜ ᱛᱟᱵᱚᱱᱟ ᱟᱹᱰᱤ ᱢᱮᱦᱱᱚᱛ ᱞᱟᱜᱟᱣ ᱵᱚᱱᱟ ᱛᱚᱵᱮ ᱟᱹᱱᱤᱡ ᱟᱵᱚ ᱴᱷᱤᱠ ᱛᱮᱵᱚᱱ ᱵᱮᱠᱜᱨᱟᱣᱩᱱᱰ ᱵᱚᱱ ᱚᱪᱚᱜ ᱫᱟᱲᱮᱭᱟᱜᱼᱟ ᱚᱱᱟ ᱠᱷᱟᱹᱛᱤᱨ ᱛᱮ ᱟᱵᱚ ᱫᱚ ᱱᱟᱣᱟᱱᱟᱜ ᱡᱟᱦᱟᱸ ᱟᱯᱰᱮᱴ ᱵᱷᱟᱨᱥᱮᱱ ᱯᱞᱮ ᱥᱴᱳᱨ ᱠᱷᱚᱱ ᱫᱚ ᱵᱟᱵᱚᱱ ᱰᱟᱣᱩᱱᱞᱳᱰᱟ ᱚᱱᱟ ᱫᱚ ᱜᱩᱜᱩᱞ ᱠᱷᱚᱱ ᱵᱟᱠᱷᱟᱱ ᱠᱨᱳᱢ ᱵᱨᱟᱣᱡᱟᱨ ᱠᱷᱚᱱ ᱵᱚᱱ ᱰᱟᱣᱩᱱᱞᱳᱰᱟ ᱚᱱᱟ ᱠᱷᱟᱹᱛᱤᱨ ᱛᱮ ᱰᱮᱴᱟ ᱠᱚᱵᱚᱱ ᱚᱱᱟ ᱚᱱ ᱠᱟᱛᱮ ᱟᱵᱚ ᱜᱩᱜᱩᱞ ᱨᱮᱵᱚᱱ ᱥᱟᱨᱪᱟ ᱵᱟᱠᱷᱟᱡ ᱠᱨᱳᱢ ᱵᱨᱟᱣᱡᱟᱨ ᱨᱮ ᱤᱧ ᱫᱩᱧ ᱥᱟᱡᱮᱥᱴ ᱯᱮᱭᱟ ᱠᱨᱳᱢ ᱵᱨᱟᱣᱡᱟᱨ ᱳᱯᱮᱱ ᱛᱟᱯᱮ ᱛᱚ ᱠᱨᱳᱢ ᱵᱨᱟᱣᱡᱟᱨ ᱨᱮᱱᱟᱜ ᱟᱭᱠᱚᱱ ᱧᱮᱞ ᱛᱟᱯᱮ ᱱᱚᱝᱠᱟ ᱡᱩᱫᱤ ᱵᱟᱹᱱᱩᱜᱼᱟ ᱯᱞᱮ ᱥᱴᱳᱨ ᱠᱷᱚᱡ ᱰᱟᱣᱩᱱᱞᱳᱰ ᱫᱟᱲᱮᱭᱟᱜᱼᱟ ᱯᱮ ᱱᱚᱣᱟ ᱵᱨᱟᱣᱡᱟᱨ ᱛᱚ ᱳᱯᱮᱱ ᱟᱵᱚᱱ ᱳᱯᱮᱱ ᱞᱮᱠᱷᱟᱡ ᱱᱤᱝᱠᱟᱹ ᱯᱳᱭᱞᱳ ᱨᱮ ᱤᱱᱴᱟᱨᱯᱷᱮᱥ ᱦᱤᱡᱩᱜᱼᱟ ᱛᱚ ᱜᱩᱜᱩᱞ ᱨᱮᱱᱟᱜ ᱥᱟᱨᱪ ᱵᱟᱨ ᱥᱮ ᱱᱚᱰᱮᱱᱟᱜ ᱱᱚᱰᱮ ᱥᱟᱨᱪ ᱵᱟᱨ ᱨᱮᱵᱚᱱ ᱠᱞᱤᱠᱟ ᱱᱚᱰᱮ ᱵᱚᱱ ᱴᱮᱯᱟ ᱛᱚᱵᱮ ᱠᱷᱟᱱ ᱜᱮ ᱟᱵᱚᱣᱟᱜ ᱥᱟᱨᱪ ᱞᱟᱹᱜᱤᱫ ᱚᱞ ᱞᱟᱹᱜᱤᱫ ᱛᱮ ᱚᱯᱥᱮᱱ ᱦᱤᱡᱩᱜᱼᱟ ᱱᱚᱰᱮ ᱵᱚᱱ ᱚᱞᱟ ᱯᱤᱠ ᱟᱨᱴ ᱯᱤ ᱟᱭ ᱥᱤ ᱮ ᱟᱨ ᱴᱤ ᱳᱞᱰ ᱵᱷᱟᱨᱥᱮᱱ ᱳ ᱮᱞ ᱰᱤ ᱵᱷᱤ ᱤ ᱟᱨ ᱮᱥ ᱟᱭ ᱳ ᱮᱱ ᱵᱷᱟᱨᱥᱮᱱ ᱚᱞ ᱠᱟᱛᱮᱫ ᱵᱚᱱ ᱜᱳ ᱥᱮ ᱥᱟᱨᱪ ᱨᱮᱵᱚᱱ ᱠᱞᱤᱠᱟ ᱠᱞᱤᱠ ᱞᱮᱠᱷᱟᱱ ᱯᱩᱭᱞᱩ ᱨᱮ ᱡᱟᱦᱟᱸ ᱡᱟᱦᱟᱸᱴᱟᱜ ᱳᱭᱮᱵᱽᱥᱟᱭᱤᱴ ᱠᱷᱚᱱ ᱜᱮ ᱟᱯᱮ ᱠᱩᱥᱤ ᱯᱮ ᱰᱟᱣᱩᱱᱞᱳᱰ ᱫᱟᱲᱮᱭᱟᱜᱼᱟ ᱤᱧᱤᱧ ᱛᱚ ᱡᱮᱦᱮᱛᱩ ᱯᱩᱭᱞᱩ ᱨᱮ ᱡᱟᱦᱟᱸ ᱦᱮᱡ ᱟᱠᱟᱱᱟ ᱚᱱᱟ ᱠᱷᱚᱱ ᱜᱤᱧ ᱰᱟᱣᱩᱱᱞᱳᱰᱟ ᱚᱱᱟ ᱠᱷᱟᱹᱛᱤᱨ ᱛᱮ ᱱᱚᱣᱟ ᱯᱤᱠ ᱟᱨᱴ ᱯᱷᱳᱴᱳ ᱥᱴᱩᱰᱤᱭᱳ ᱳᱞᱰ ᱵᱷᱟᱨᱥᱮᱱ ᱱᱚᱰᱮ ᱵᱚᱱ ᱠᱞᱤᱠᱟ ᱱᱚᱣᱟ ᱵᱞᱩ ᱠᱟᱞᱟᱨ ᱨᱮ ᱛᱚ ᱠᱞᱤᱠ ᱠᱤᱫᱟᱹᱧ ᱠᱞᱤᱠ ᱠᱟᱛᱮᱫ ᱟᱵᱚ ᱵᱷᱟᱨᱥᱮᱱ ᱵᱚᱱ ᱳᱞᱰ ᱵᱷᱟᱨᱥᱮᱱ ᱵᱚᱱ ᱯᱟᱸᱡᱟᱭᱮᱫᱟ ᱥᱮ ᱢᱟᱨᱮ ᱵᱷᱟᱨᱥᱮᱱ ᱛᱚ ᱱᱚᱣᱟ ᱫᱚ ᱦᱩᱭᱩᱜ ᱠᱟᱱᱟ ᱟᱯᱰᱮᱴ ᱢᱟᱨᱪ ᱢᱟᱨᱪ ᱨᱮᱱᱟᱜ ᱪᱷᱚᱭ ᱛᱟᱹᱨᱤᱠᱷ ᱵᱟᱭᱤᱥ ᱫᱩ ᱦᱟᱡᱟᱨ ᱵᱟᱭᱤᱥ ᱨᱮᱱᱟᱜ ᱛᱮᱦᱮᱧ ᱛᱟᱹᱨᱤᱠᱷ ᱦᱩᱭᱩᱜ ᱠᱟᱱᱟ ᱥᱟᱛᱟᱥ ᱢᱟᱨᱪ ᱛᱚ ᱱᱤᱭᱟᱹ ᱢᱟᱥ ᱨᱮᱜᱮ

ᱱᱚᱣᱟ ᱯᱤᱠ ᱟᱨᱴ ᱡᱟᱦᱟᱸ ᱚᱞ ᱢᱮᱱᱟᱜᱼᱟ ᱯᱤᱠ ᱟᱨ ᱯᱷᱳᱴᱳ ᱥᱴᱩᱰᱤᱭᱳ ᱱᱚᱰᱮ ᱵᱚᱱ ᱡᱚᱴᱮᱛᱟ ᱡᱚᱴᱮᱫ ᱞᱮᱠᱷᱟᱡ ᱱᱤᱝᱠᱟᱹ ᱚᱯᱷᱥᱮᱱ ᱦᱤᱡᱩᱜᱼᱟ ᱱᱮᱠᱥᱴ ᱯᱮᱡᱽ ᱞᱟᱹᱜᱤᱫ ᱛᱮ ᱛᱚ ᱰᱟᱣᱩᱱᱞᱳᱰ ᱮ ᱯᱤ ᱠᱮ ᱨᱮᱵᱚᱱ ᱠᱞᱤᱠᱟ ᱠᱞᱤᱠ ᱠᱟᱜ ᱥᱮ ᱟᱵᱚᱣᱟᱜ ᱰᱟᱣᱩᱱᱞᱳᱰ ᱞᱟᱹᱜᱤᱫ ᱚᱯᱷᱥᱮᱱ ᱦᱤᱡᱩᱜᱼᱟ ᱛᱚ ᱰᱟᱣᱩᱱᱞᱳᱰ ᱨᱮ ᱱᱚᱰᱮ ᱵᱚᱱ ᱠᱞᱤᱠᱟ ᱟᱨ ᱵᱚᱱ ᱰᱟᱣᱩᱱᱞᱳᱰᱟ ᱤᱧᱟᱹᱜ ᱰᱟᱣᱩᱱᱞᱳᱰ ᱢᱮᱱᱟᱜ ᱦᱚᱛᱮᱡ ᱛᱮ ᱮᱜᱮᱱ ᱨᱟᱠᱟᱵ ᱠᱟᱱᱟ ᱰᱟᱣᱩᱱᱞᱳᱰ ᱮᱜᱮᱱ ᱛᱚ ᱰᱟᱣᱩᱱᱞᱳᱰ ᱦᱩᱭ ᱞᱮᱱ ᱠᱷᱟᱡ ᱟᱯᱮ ᱱᱚᱰᱮ ᱠᱷᱚᱡ ᱰᱟᱭᱨᱮᱠᱴ ᱯᱮ ᱤᱱᱥᱴᱚᱞ ᱫᱟᱲᱮᱭᱟᱜᱼᱟ ᱚᱱᱟ ᱯᱟᱸᱡᱟ ᱧᱟᱢ ᱞᱟᱹᱜᱤᱫ ᱛᱮ ᱱᱚᱰᱮ ᱠᱞᱤᱠ ᱞᱟᱜᱟᱣ ᱯᱮ ᱪᱮᱛᱟᱱ ᱠᱚᱱ ᱨᱮ ᱧᱮᱞ ᱟᱯᱮ ᱮᱨᱳ ᱱᱚᱰᱮ ᱠᱞᱤᱠ ᱟᱯᱮ ᱠᱞᱤᱠ ᱞᱮᱠᱷᱟᱡ ᱰᱟᱣᱩᱱᱞᱳᱰ ᱚᱯᱷᱥᱮᱱ ᱡᱟᱦᱟᱸ ᱱᱚᱜᱼᱚᱭ ᱰᱟᱣᱩᱱᱞᱳᱰ ᱱᱚᱰᱮ ᱨᱮᱵᱚᱱ ᱠᱞᱤᱠᱟ ᱛᱚᱵᱮ ᱠᱷᱟᱡ ᱜᱮ ᱞᱟᱛᱟᱨ ᱨᱮᱯᱮ ᱧᱮᱞᱟ ᱱᱚᱜᱼᱚᱭ ᱱᱚᱝᱠᱟ ᱧᱩᱛᱩᱢᱟᱱ ᱛᱮ ᱢᱮᱱᱟᱜᱼᱟ ᱠᱚᱢ ᱰᱚᱴ ᱯᱤᱠ ᱟᱨᱴ ᱥᱴᱩᱰᱤᱭᱳ ᱥᱳ ᱵᱟᱨᱚ ᱫᱚᱥᱚᱢᱤᱠ ᱪᱷᱚᱭ ᱫᱩᱭ ᱱᱤᱝᱠᱟᱹ ᱱᱚᱣᱟ ᱨᱮᱵᱚᱱ ᱴᱟᱪᱟ ᱟᱨ ᱵᱚᱱ ᱤᱱᱥᱴᱚᱞᱟ ᱟᱨ ᱵᱟᱠᱷᱟᱡ ᱫᱚ ᱰᱟᱭᱨᱮᱠᱴ ᱯᱷᱟᱭᱤᱞ ᱢᱮᱱᱮᱡᱟᱨ ᱠᱷᱚᱡ ᱦᱚᱸᱵᱚᱱ ᱤᱱᱥᱴᱚᱞ ᱫᱟᱲᱮᱭᱟᱜᱼᱟ ᱱᱚᱣᱟ ᱧᱩᱛᱩᱢᱟᱱ ᱯᱟᱸᱡᱟ ᱠᱟᱛᱮ ᱛᱚ ᱤᱱᱥᱴᱚᱞ ᱦᱩᱭ ᱞᱮᱱᱠᱷᱟᱡ ᱵᱚᱱ ᱳᱯᱮᱱᱟ ᱛᱚ ᱦᱳᱢ ᱵᱟᱴᱚᱱ ᱨᱮ ᱠᱞᱤᱠ ᱠᱟᱛᱮ ᱰᱟᱭᱨᱮᱠᱴ ᱤᱧ ᱤᱫᱤᱭᱮᱫ ᱯᱮᱭᱟ ᱚᱱᱟ ᱮᱯᱞᱤᱠᱮᱥᱮᱱ ᱵᱚᱱ ᱳᱯᱮᱱᱟ ᱛᱚ ᱧᱮᱞ ᱫᱟᱯᱮ ᱯᱤᱠ ᱟᱨᱴ ᱮᱯᱞᱤᱠᱮᱥᱮᱱ ᱛᱚ ᱚᱸᱰᱮ ᱴᱮᱯ ᱠᱤᱫᱟᱹᱧ ᱥᱮᱧ ᱳᱯᱮᱱ ᱠᱮᱫᱟ ᱯᱩᱭᱞᱩ ᱨᱮ ᱱᱤᱝᱠᱟ ᱤᱱᱴᱟᱨᱯᱷᱮᱥ ᱦᱤᱡᱩᱜᱼᱟ ᱟᱵᱚ ᱫᱚ ᱠᱚᱱᱚ ᱵᱟᱵᱚᱱ ᱤᱭᱟᱹᱭᱟ ᱱᱚᱣᱟ ᱠᱚ ᱱᱤᱭᱟᱹ ᱫᱚ ᱯᱷᱮᱥᱵᱩᱠ ᱛᱮᱦᱚᱸ ᱵᱟᱝ ᱜᱩᱜᱩᱞ ᱛᱮᱦᱚᱸ ᱵᱟᱵᱚᱱ ᱞᱚᱜᱤᱱᱟ ᱟᱵᱚ ᱫᱚ ᱚᱯᱷᱞᱟᱭᱤᱱ ᱛᱮᱵᱚᱱ ᱠᱟᱹᱢᱤᱭᱟ ᱚᱱᱟ ᱠᱷᱟᱹᱛᱤᱨ ᱛᱮ ᱪᱮᱛᱟᱱ ᱡᱚᱡᱚᱢ ᱠᱚᱬ ᱨᱮ ᱥᱠᱤᱯ ᱧᱩᱛᱩᱢᱟᱱ ᱚᱞ ᱢᱮᱱᱟᱜᱼᱟ ᱱᱚᱰᱮ ᱵᱚᱱ ᱥᱠᱤᱯ ᱨᱮᱵᱚᱱ ᱡᱚᱴᱮᱫ ᱟᱜᱼᱟ ᱛᱚᱵᱮ ᱠᱷᱟᱱ ᱜᱮ ᱱᱤᱝᱠᱟ ᱤᱱᱴᱟᱨᱯᱷᱮᱥ ᱦᱤᱡᱩᱜᱼᱟ ᱛᱟᱨᱯᱚᱨ ᱱᱚᱣᱟ ᱚᱪᱚᱜ ᱞᱟᱹᱜᱤᱫ ᱛᱮ ᱞᱮᱸᱜᱟ ᱠᱚᱬ ᱨᱮ ᱜᱩᱱᱤᱛᱚ ᱪᱤᱱᱦᱟᱹ ᱥᱮ ᱠᱨᱚᱥ ᱪᱤᱱᱦᱟᱹ ᱢᱮᱱᱟᱜᱼᱟ ᱧᱮᱞ ᱮᱫᱟᱯᱮ ᱞᱮᱸᱜᱟ ᱠᱚᱬ ᱨᱮ ᱪᱮᱛᱟᱱ ᱨᱮ ᱚᱸᱰᱮ ᱵᱚᱱ ᱡᱚᱴᱮᱫ ᱟᱜᱼᱟ ᱛᱚᱵᱮ ᱠᱷᱟᱱ ᱜᱮ ᱱᱚᱣᱟ ᱫᱚ ᱯᱟᱨᱢᱤᱥᱮᱱ ᱦᱤᱡᱩᱜ ᱠᱟᱱᱟ ᱱᱚᱣᱟ ᱵᱚᱱ ᱮᱞᱟᱣᱟ ᱛᱚ ᱱᱤᱝᱠᱟᱹ ᱤᱱᱴᱟᱨᱯᱷᱮᱥ ᱦᱤᱡᱩᱜᱼᱟ ᱛᱚ ᱵᱷᱤᱰᱤᱭᱳ ᱞᱟᱹᱜᱤᱫ ᱛᱮ ᱪᱮᱛᱟᱱ ᱨᱮ ᱢᱮᱱᱟᱜᱼᱟ ᱵᱷᱤᱰᱤᱭᱳᱡᱽ ᱞᱟᱛᱟᱨ ᱨᱮ ᱢᱮᱱᱟᱜᱼᱟ ᱵᱮᱠᱜᱨᱟᱣᱩᱱᱰ ᱠᱚ ᱛᱚ ᱱᱚᱣᱟᱴᱟᱜ ᱫᱚ ᱦᱩᱭᱩᱜ ᱠᱟᱱᱟ ᱵᱷᱤᱰᱤᱭᱳ ᱱᱚᱣᱟ ᱫᱚ ᱦᱩᱭᱩᱜ ᱠᱟᱱᱟ ᱯᱷᱳᱴᱳ ᱛᱚ ᱯᱷᱳᱴᱳ ᱨᱮᱱᱟᱜ ᱵᱮᱠᱜᱨᱟᱣᱩᱱᱰ ᱚᱪᱚᱜ ᱥᱟᱱᱟᱭᱮᱫ ᱵᱚᱱᱟ ᱛᱟᱦᱚᱞᱮ ᱚᱞ ᱯᱷᱳᱴᱳ ᱨᱮᱵᱚᱱ ᱠᱞᱤᱠᱟ ᱱᱚᱰᱮ ᱛᱚ ᱚᱞ ᱯᱷᱳᱴᱳ ᱡᱩᱫᱤᱧ ᱠᱞᱤᱠ ᱠᱮᱫᱟ ᱛᱚᱵᱮ ᱠᱷᱟᱱ ᱜᱮ ᱟᱵᱚᱣᱟᱜ ᱜᱮᱞᱟᱨᱤ ᱨᱮ ᱡᱟᱦᱟᱸ ᱛᱤᱱᱟᱹᱜ ᱯᱷᱳᱴᱳ ᱢᱮᱱᱟᱜ ᱠᱚᱣᱟ ᱥᱟᱱᱟᱢ ᱠᱚ ᱦᱤᱡᱩᱜᱼᱟ ᱱᱚᱰᱮ ᱛᱚ ᱱᱚᱰᱮ ᱟᱵᱚ ᱵᱚᱱ ᱥᱤᱞᱮᱠᱴ ᱠᱚᱣᱟ ᱡᱩᱫᱤ ᱱᱚᱰᱮ ᱵᱟᱠᱚ ᱦᱤᱡᱩᱜᱼᱟ ᱧᱮᱞ ᱫᱟᱯᱮ ᱨᱤᱥᱮᱱᱴ ᱯᱷᱳᱴᱳ ᱱᱚᱰᱮ ᱫᱚᱠᱚ ᱦᱮᱡ ᱠᱟᱱᱟ ᱛᱚ ᱱᱚᱰᱮ ᱨᱤᱥᱮᱱᱴ ᱨᱮᱵᱚᱱ ᱠᱞᱤᱠᱟ ᱛᱟᱨᱯᱚᱨ ᱜᱮᱞᱟᱨᱤ ᱵᱚᱱ ᱥᱤᱞᱮᱠᱴᱟ ᱧᱮᱞ ᱫᱟᱯᱮ ᱜᱮᱞᱟᱨᱤ ᱚᱞ ᱢᱮᱱᱟᱜᱼᱟ ᱱᱚᱰᱮ ᱱᱚᱰᱮ ᱵᱚᱱ ᱴᱮᱯᱟ ᱛᱚ ᱜᱮᱞᱟᱨᱤ ᱥᱤᱞᱮᱠᱴ ᱞᱮᱠᱷᱟᱡ ᱧᱮᱞ ᱫᱟᱯᱮ ᱜᱮᱞᱟᱨᱤ ᱜᱮᱞᱟᱨᱤᱧ ᱠᱞᱤᱠ ᱠᱮᱫᱟ ᱮᱞᱵᱟᱢ ᱛᱟᱨᱯᱚᱨ ᱚᱞ ᱯᱷᱳᱴᱳ ᱛᱟᱨᱯᱚᱨ ᱩᱱᱤᱴᱟᱜ ᱯᱷᱳᱴᱳ ᱜᱤᱧ ᱥᱤᱞᱮᱠᱴ ᱠᱮᱭᱟ ᱡᱟᱦᱟᱸ ᱯᱩᱭᱞᱩ ᱵᱷᱤᱰᱤᱭᱳ ᱨᱤᱧ ᱞᱟᱹᱭ ᱟᱫᱮ ᱞᱟᱹᱭᱟᱫ ᱯᱮ ᱛᱟᱦᱮᱸ ᱠᱟᱱᱟ ᱩᱱᱤᱜᱤᱧ ᱥᱤᱞᱮᱠᱴ ᱠᱮᱭᱟ ᱛᱚ ᱞᱟᱛᱟᱨ ᱥᱮᱫ ᱵᱚᱱ ᱯᱟᱸᱡᱟᱭᱮᱭᱟ ᱛᱚ ᱧᱮᱞᱮ ᱠᱟᱱᱟ ᱯᱮ ᱱᱩᱭᱴᱟᱜ ᱯᱷᱳᱴᱳ ᱠᱟᱱᱟᱭ ᱱᱩᱭᱴᱟᱜ ᱛᱚ ᱥᱤᱞᱮᱠᱴ ᱠᱮᱫᱮᱭᱟᱹᱧ ᱛᱚ ᱱᱤᱝᱠᱟᱹ ᱦᱮᱡ ᱮᱱᱟ ᱛᱚ ᱟᱵᱚ ᱯᱤ ᱮᱱ ᱡᱤ ᱯᱷᱳᱴᱳ ᱵᱚᱱ ᱡᱩᱛᱮᱜᱼᱟ ᱚᱱᱟ ᱠᱷᱟᱹᱛᱤᱨ ᱛᱮ ᱱᱚᱣᱟ ᱠᱚᱵᱚᱱ ᱥᱠᱨᱳᱞᱟ ᱡᱚᱡᱚᱢ ᱞᱮᱸᱜᱟᱭᱟᱵᱚᱱ ᱛᱚ ᱠᱟᱴ ᱟᱣᱩᱴ ᱚᱯᱷᱥᱮᱱ ᱵᱚᱱ ᱧᱟᱢᱟ ᱱᱤᱭᱟᱹᱴᱟᱜ ᱛᱚ ᱠᱟᱴ ᱟᱣᱩᱴ ᱨᱮᱵᱚᱱ ᱠᱞᱤᱠᱟ ᱛᱟᱨᱯᱚᱨ ᱱᱚᱣᱟ ᱫᱚᱵᱚᱱ ᱜᱩᱱᱤᱛᱚ ᱠᱟᱜᱼᱟ ᱛᱟᱨᱯᱚᱨ ᱱᱚᱣᱟ ᱫᱷᱟᱨᱮ ᱫᱷᱟᱨᱮ ᱛᱮᱵᱚᱱ ᱜᱟᱥᱟᱣᱟ ᱱᱚᱣᱟ ᱫᱷᱟᱨᱮ ᱫᱷᱟᱨᱮ ᱛᱮᱵᱚᱱ ᱜᱟᱥᱟᱣᱟ ᱱᱩᱭᱟᱜ ᱡᱟᱦᱟᱸ ᱛᱤᱱᱟᱹᱜ ᱛᱮᱵᱚᱱ ᱜᱮᱫᱮᱭᱟ ᱛᱚ ᱡᱟᱦᱟᱸ ᱞᱮᱠᱟᱧ ᱜᱟᱥᱟᱣᱫᱟ ᱚᱱᱠᱟ ᱵᱩᱡᱽ ᱫᱟᱲᱮᱭᱟᱜ ᱠᱟᱱ ᱜᱮᱭᱟᱯᱮ ᱪᱮᱫ ᱞᱮᱠᱟ ᱛᱚ ᱱᱤᱝᱠᱟ ᱵᱚᱱ ᱜᱟᱥᱟᱣ ᱯᱩᱨᱟᱹᱣᱮᱭᱟ ᱛᱟᱨᱯᱚᱨ ᱡᱚᱡᱚᱢ ᱠᱚᱬ ᱨᱮ ᱧᱮᱞ ᱫᱟᱯᱮ ᱮᱨᱳ ᱢᱮᱱᱟᱜᱼᱟ ᱱᱚᱜᱼᱚᱭ ᱱᱚᱰᱮ ᱱᱚᱰᱮ ᱵᱚᱱ ᱠᱞᱤᱠᱟ ᱠᱞᱤᱠ ᱞᱮᱠᱷᱟᱡ ᱧᱮᱞ ᱫᱟᱯᱮ ᱟᱹᱰᱤ ᱡᱚᱛᱷᱟᱛ ᱛᱮ ᱮᱠᱫᱚᱢᱮ ᱤᱭᱟᱹᱣ ᱠᱟᱱᱟ ᱯᱨᱤᱵᱷᱤᱭᱩ ᱧᱮᱞ ᱞᱟᱹᱜᱤᱫ ᱛᱮ ᱱᱚᱣᱟ ᱢᱮᱫ ᱟᱭᱠᱚᱱ ᱨᱮᱵᱚᱱ ᱠᱞᱤᱠᱟ ᱛᱚᱵᱮ ᱠᱷᱟᱡ ᱜᱮᱵᱚᱱ ᱧᱮᱞ ᱫᱟᱲᱮᱭᱟᱜᱼᱟ ᱪᱮᱫ ᱞᱮᱠᱟ ᱜᱮᱫ ᱦᱩᱭ ᱠᱟᱱᱟ ᱥᱮ ᱚᱪᱚᱜ ᱦᱩᱭ ᱠᱟᱱᱟ ᱛᱚ ᱚᱸᱰᱮᱧ ᱡᱚᱴᱮᱫ ᱠᱮᱫᱟ ᱛᱚ ᱱᱚᱜᱼᱚᱭ ᱱᱚᱝᱠᱟ ᱚᱪᱚᱜ ᱦᱩᱭ ᱠᱟᱱᱟ ᱛᱚ ᱧᱮᱞ ᱫᱟᱲᱮᱭᱟᱜ ᱠᱟᱱᱟ ᱯᱮ ᱡᱩᱢ ᱞᱮᱠᱷᱟᱡ ᱱᱚᱰᱮ ᱠᱤᱪᱷᱩ ᱦᱚᱲ ᱵᱚᱦᱚᱜ ᱧᱮᱞᱚᱜ ᱠᱟᱱᱟ ᱚᱱᱟ ᱠᱷᱟᱹᱛᱤᱨ ᱛᱮ ᱟᱵᱚ ᱤᱨᱮᱥᱟᱨ ᱨᱮ ᱱᱚᱣᱟᱴᱟᱜ ᱫᱚ ᱤᱨᱮᱥᱟᱨ ᱠᱟᱱᱟ ᱱᱚᱣᱟᱴᱟᱜ ᱫᱚ ᱤᱨᱮᱥᱟᱨ ᱠᱟᱱᱟ ᱱᱚᱣᱟᱴᱟᱜ ᱫᱚ ᱵᱨᱟᱥ ᱠᱟᱱᱟ ᱛᱚ ᱤᱨᱮᱥᱟᱨ ᱨᱮᱵᱚᱱ ᱠᱞᱤᱠᱟ ᱟᱨ ᱮ ᱨᱟᱥᱟ ᱨᱮᱱᱟᱜ ᱱᱚᱰᱮ ᱥᱟᱭᱤᱡᱽ ᱯᱮ ᱞᱟᱹᱴᱩ ᱠᱟᱹᱴᱤᱡ ᱫᱟᱲᱮᱭᱟᱜᱼᱟ ᱧᱮᱞ ᱫᱟᱯᱮ ᱛᱚ ᱦᱟᱨᱰ ᱱᱮᱥ ᱪᱮᱫ ᱞᱮᱠᱟ ᱯᱮ ᱮᱢᱟᱜᱼᱟ ᱱᱚᱜᱼᱚᱭ ᱱᱚᱰᱮ ᱧᱮᱞ ᱫᱟᱯᱮ ᱢᱮᱱᱟᱜᱼᱟ ᱰᱷᱮᱨ ᱠᱚ ᱮᱢᱟᱜ ᱞᱮᱠᱷᱟᱡ ᱜᱮᱯᱮ ᱵᱩᱡᱽ ᱫᱟᱲᱮᱭᱟᱜᱼᱟ ᱛᱚ ᱡᱟ ᱤᱱᱟᱹᱜ ᱜᱟᱱᱤᱧ ᱫᱚᱦᱚ ᱠᱮᱫᱟ ᱟᱨ ᱧᱮᱞ ᱫᱟᱯᱮ ᱱᱤᱛᱚᱜ ᱤᱧ ᱜᱷᱟᱥᱟᱣᱫᱟ ᱛᱚ ᱚᱪᱚᱜᱚᱜ ᱠᱟᱱᱟ ᱚᱪᱚᱜ ᱮᱱᱟ ᱱᱚᱝᱠᱟ ᱜᱮ ᱡᱩᱢ ᱢᱟᱵᱚᱱ ᱟᱨ ᱱᱚᱣᱟ ᱯᱟᱥᱴᱟ ᱨᱮᱦᱚᱸ ᱧᱮᱞ ᱫᱟᱯᱮ ᱱᱟᱥᱮᱱᱟᱜ ᱛᱟᱦᱮᱸ ᱠᱟᱱᱟ ᱛᱚ ᱱᱚᱝᱠᱟ ᱠᱟᱛᱮ ᱟᱯᱮ ᱡᱩᱢ ᱠᱟᱛᱮ ᱵᱷᱟᱹᱞᱤ ᱚᱠᱚᱡ ᱛᱮ ᱚᱪᱚᱜᱽ ᱯᱮ ᱛᱚ ᱚᱪᱚᱜ ᱡᱩᱫᱤ ᱦᱩᱭ ᱥᱟᱹᱛ ᱮᱱ ᱛᱟᱯᱮᱭᱟ ᱵᱷᱟᱹᱞᱤ ᱚᱠᱚᱡ ᱛᱮ ᱮᱠᱫᱚᱢ ᱛᱚ ᱥᱮᱵᱷ ᱨᱮᱵᱚᱱ ᱠᱞᱤᱠᱟ ᱪᱮᱛᱟᱱ ᱠᱚᱱ ᱡᱚᱡᱚᱢ ᱠᱚᱱ ᱨᱮ ᱧᱮᱞ ᱯᱮ ᱥᱮᱵᱷ ᱚᱞ ᱢᱮᱱᱟᱜᱼᱟ ᱚᱸᱰᱮ ᱵᱚᱱ ᱠᱞᱤᱠᱟ ᱛᱟᱨᱯᱚᱨ ᱟᱨᱚ ᱮᱨᱳ ᱢᱮᱱᱟᱜᱼᱟ ᱱᱚᱸᱰᱮ ᱱᱚᱸᱰᱮ ᱵᱚᱱ ᱠᱞᱤᱠᱟ ᱛᱟᱨᱯᱚᱨ ᱟᱵᱚ ᱜᱮᱞᱟᱨᱤ ᱨᱮ ᱵᱚᱱ ᱠᱞᱤᱠᱟ ᱥᱮᱵᱷ ᱞᱟᱹᱜᱤᱫ ᱛᱮ ᱜᱮᱞᱟᱨᱤ ᱜᱮᱞᱟᱨᱤ ᱨᱮᱵᱚᱱ ᱠᱞᱤᱠᱟ ᱱᱚᱸᱰᱮ ᱵᱚᱱ ᱠᱞᱤᱠᱟ ᱛᱚᱵᱮ ᱠᱷᱟᱱ ᱜᱮ ᱟᱵᱚᱣᱟᱜ ᱥᱮᱵᱷ ᱴᱩ ᱜᱮᱞᱟᱨᱤ ᱧᱮᱞ ᱟᱯᱮ ᱪᱮᱛᱟᱱ ᱨᱮ ᱨᱟᱠᱟᱵ ᱠᱟᱱᱟ ᱥᱮᱵᱷ ᱴᱩ ᱜᱮᱞᱟᱨᱤ ᱱᱚᱜᱼᱚᱭ ᱱᱚᱰᱮ ᱛᱚ ᱟᱵᱚᱣᱟᱜ ᱦᱩᱭ ᱥᱟᱹᱛ ᱮᱱᱟ ᱛᱚ ᱪᱚᱞᱚ ᱵᱚᱱ ᱧᱮᱞ ᱞᱮᱜᱮ ᱜᱮᱞᱟᱨᱤ ᱨᱤᱧ ᱳᱯᱮᱱ ᱠᱟᱛᱮᱫ ᱵᱚᱱ ᱧᱮᱞᱟ ᱛᱚ ᱰᱟᱭᱨᱮᱠᱴ ᱤᱧ ᱜᱮᱫ ᱠᱮᱫᱟ ᱛᱟᱨᱯᱚᱨ ᱜᱮᱞᱟᱨᱤ ᱵᱚᱱ ᱳᱯᱮᱱᱟ ᱟᱨ ᱵᱚᱱ ᱧᱮᱞᱮᱭᱟ ᱩᱱᱤ ᱯᱷᱳᱴᱳ ᱛᱚ ᱧᱮᱞᱮ ᱠᱟᱱᱟ ᱯᱮ ᱱᱩᱭᱴᱟᱜ ᱯᱷᱳᱴᱳ ᱵᱟᱨᱭᱟ ᱵᱟᱨ ᱫᱷᱟᱣ ᱤᱧ ᱥᱮᱵᱷ ᱠᱮᱫᱟ ᱚᱱᱟ ᱫᱚ ᱵᱟᱨᱭᱟ ᱠᱤᱱ ᱦᱮᱡ ᱮᱱᱟ ᱱᱚᱜᱼᱚᱭ ᱱᱚᱝᱠᱟ ᱦᱩᱭ ᱠᱟᱱᱟ ᱛᱚ ᱱᱤᱭᱟᱹ ᱜᱮ ᱛᱟᱦᱮᱸ ᱠᱟᱱᱟ ᱵᱷᱤᱰᱤᱭᱳ ᱪᱮᱫ ᱞᱮᱠᱟ ᱯᱮ ᱵᱩᱡᱽ ᱠᱮᱫᱟ ᱠᱩᱥᱤ ᱯᱮ ᱵᱩᱡᱽ ᱠᱮᱫᱟ ᱞᱟᱭᱤᱠ ᱮᱢᱟᱜ ᱯᱮ ᱱᱚᱝᱠᱟ ᱜᱮ ᱵᱷᱤᱰᱤᱭᱳ ᱧᱟᱢ ᱞᱟᱹᱜᱤᱫ ᱛᱮ ᱪᱮᱱᱮᱞ ᱥᱟᱵᱥᱠᱨᱟᱭᱤᱵᱽ ᱫᱚᱦᱚᱭ ᱯᱮ ᱢᱟ ᱛᱟᱦᱚᱞᱮ ᱡᱚᱦᱟᱨ ᱜᱮ ᱱᱚᱰᱮ ᱜᱮ ᱵᱷᱤᱰᱤᱭᱳ ᱫᱚᱧ ᱢᱩᱪᱟᱹᱫ ᱠᱮᱫᱟ